ᱫᱟᱸᱛᱚᱱ ᱢᱮᱞᱟ ᱨᱮᱵᱚᱱ ᱥᱮᱴᱮᱨ ᱟᱠᱟᱱᱟ ᱱᱚᱰᱮ ᱫᱚ ᱱᱤᱛᱚᱜ ᱵᱚᱱ ᱵᱚᱞᱚᱱ ᱠᱟᱱᱟ ᱱᱚᱜᱼᱚ ᱱᱚᱣᱟ ᱢᱮᱱ ᱜᱮᱴ ᱛᱮ ᱴᱷᱤᱠ ᱜᱮᱭᱟ ᱵᱷᱤᱛᱤ ᱵᱚᱱ ᱵᱚᱞᱚ ᱤᱫᱤ ᱞᱮᱱ ᱜᱮ ᱫᱟᱸᱛᱚᱱ ᱨᱮᱱᱟᱜ ᱢᱮᱱ ᱜᱮᱴ ᱛᱮᱵᱚᱱ ᱵᱚᱞᱚ ᱤᱫᱤᱜ ᱠᱟᱱᱟ ᱫᱟᱸᱛᱚᱱ ᱢᱮᱞᱟ ᱨᱮᱱᱟᱜ ᱜᱮᱴ ᱫᱚ ᱱᱚᱝᱠᱟ ᱢᱮᱱ ᱜᱮᱴ ᱱᱚᱣᱟ ᱫᱚ ᱩᱛᱛᱚᱨ ᱯᱟᱦᱴᱟ ᱨᱮ ᱢᱮᱱᱟᱜᱼᱟ ᱢᱮᱞᱟ ᱨᱮᱱᱟᱜ ᱟᱨ ᱱᱚᱝᱠᱟ ᱛᱮᱜᱮ ᱵᱚᱱ ᱵᱚᱞᱚᱱ ᱠᱟᱱᱟ ᱟᱹᱰᱤ ᱜᱟᱱ ᱦᱚᱲ ᱠᱚ ᱵᱷᱤᱲ ᱤᱫᱤᱜᱼᱟ ᱵᱟᱹᱭ ᱵᱟᱹᱭ ᱛᱮ ᱚᱱᱟᱛᱮ ᱡᱟᱦᱟᱸᱭ ᱠᱚᱯᱮ ᱠᱤᱨᱤᱧ ᱟᱹᱠᱷᱨᱤᱧ ᱠᱷᱟᱱ ᱡᱟᱦᱟᱸᱭ ᱠᱚ ᱠᱤᱨᱤᱧ ᱞᱟᱹᱜᱤᱫ ᱯᱮ ᱦᱤᱡᱩᱜ ᱠᱷᱟᱱ ᱫᱚ ᱩᱱᱠᱩ ᱫᱚ ᱱᱟᱛᱚᱱ ᱢᱮᱞᱟ ᱨᱮ ᱦᱤᱡᱩᱜ ᱯᱮ ᱪᱮᱫᱟᱜ ᱵᱟᱝᱢᱟ ᱠᱚᱢ ᱵᱷᱤᱲ ᱨᱮ ᱠᱤᱱᱛᱩ ᱡᱤᱱᱤᱥ ᱠᱚᱫᱚ ᱵᱮᱥ ᱯᱮ ᱠᱤᱨᱤᱧᱟ ᱦᱟᱱᱮ ᱵᱚᱱ ᱧᱮᱞᱮᱜᱼᱟ ᱱᱚᱣᱟ ᱫᱚ ᱢᱮᱱ ᱜᱮᱴ ᱠᱚᱨᱮ ᱱᱚᱣᱟ ᱜᱮ ᱢᱮᱱ ᱢᱚᱧᱪᱚ ᱠᱟᱱᱟ ᱡᱟᱦᱟᱸ ᱴᱷᱮᱱ ᱠᱷᱚᱱ ᱫᱚ ᱥᱟᱱᱟᱢᱟᱜ ᱚᱱᱩᱥᱴᱷᱟᱱ ᱠᱚ ᱪᱟᱞᱟᱣᱟ

ᱯᱚᱨᱮ ᱫᱚ ᱱᱚᱣᱟ ᱢᱮᱞᱟ ᱛᱤᱱᱟᱹᱜ ᱜᱮ ᱫᱤᱱ ᱪᱟᱞᱟᱣ ᱤᱫᱤᱜᱼᱟ ᱩᱱᱟᱹᱜ ᱜᱮ ᱡᱟᱹᱥᱛᱤ ᱦᱚᱲ ᱦᱚᱸᱠᱚ ᱵᱷᱤᱲᱟ ᱟᱨ ᱩᱱᱟᱹᱜ ᱡᱟᱹᱥᱛᱤ ᱜᱮ ᱠᱤᱱᱛᱩ ᱱᱚᱣᱟ ᱠᱚᱨᱮᱱᱟᱜ ᱡᱤᱱᱤᱥ ᱯᱚᱛᱨᱚ ᱨᱮᱱᱟᱜ ᱫᱟᱢ ᱡᱮᱦᱮᱛᱩ ᱯᱷᱤᱠᱥᱰ ᱜᱮᱭᱟ ᱚᱱᱟᱛᱮ ᱚᱱᱟ ᱫᱚ ᱵᱟᱠᱚ ᱵᱟᱲᱦᱟᱜᱼᱟ ᱠᱤᱱᱛᱩ ᱚᱠᱟ ᱡᱟᱦᱟᱸ ᱠᱟᱞᱮᱠᱥᱚᱱ ᱠᱚ ᱛᱟᱦᱮᱱᱟ ᱚᱱᱟ ᱠᱟᱞᱮᱠᱥᱚᱱ ᱫᱚ ᱵᱟᱹᱭ ᱵᱟᱹᱭᱛᱮ ᱠᱚᱢ ᱤᱫᱤᱜᱼᱟ ᱪᱮᱫᱟᱜ ᱵᱷᱟᱹᱜᱤ ᱵᱷᱟᱹᱜᱤ ᱡᱤᱱᱤᱥ ᱫᱚ ᱯᱨᱚᱛᱷᱚᱢ ᱨᱮ ᱦᱚᱲ ᱠᱚᱠᱚ ᱦᱚᱲ ᱠᱚ ᱵᱟᱪᱷᱟᱣ ᱤᱫᱤ ᱡᱚᱝᱟ

ᱠᱚ ᱪᱟᱞᱟᱜ ᱠᱟᱱᱟ ᱡᱚᱢᱟᱜ ᱯᱷᱩᱰ ᱜᱮᱞᱟᱨᱤ ᱯᱷᱩᱰ ᱜᱮᱞᱟᱨ ᱵᱚᱱ ᱪᱟᱞᱟᱜ ᱠᱟᱱᱟ ᱱᱚᱣᱟ ᱡᱟᱭᱜᱟ ᱨᱮᱜᱮ ᱱᱚᱰᱮ ᱫᱚ ᱴᱳᱥᱴ ᱠᱚ ᱧᱟᱢᱚᱜ ᱠᱟᱱᱟ ᱟᱨ ᱡᱷᱚᱛᱚ ᱠᱷᱚᱱ ᱢᱟᱨᱟᱝ ᱡᱤᱱᱤᱥ ᱫᱚ ᱱᱚᱣᱟ ᱠᱟᱱᱟ ᱱᱚᱰᱮ ᱫᱚ ᱠᱟᱪ ᱨᱮᱱᱟᱜ ᱪᱤᱱᱟᱢᱟᱴᱤ ᱨᱮᱱᱟᱜ ᱯᱞᱮᱴ ᱠᱚ

ᱰᱨᱟᱜᱚᱱ ᱴᱨᱮᱱ ᱤᱧ ᱧᱮᱞ ᱦᱚᱪᱚᱭᱮᱫ ᱵᱮᱱᱟ ᱨᱤᱵᱷᱤᱭᱩ ᱨᱮ ᱰᱨᱟᱜᱚᱱ ᱴᱨᱮᱱ ᱨᱮ ᱫᱮᱡ ᱟᱹᱣᱨᱤ ᱠᱚ ᱮᱦᱚᱵᱟ ᱛᱚᱵᱮ ᱡᱮᱦᱮᱛᱩ ᱠᱷᱩᱵ ᱥᱩᱱᱫᱚᱨ ᱠᱚ ᱥᱟᱡᱟᱣ ᱟᱠᱟᱫᱟ ᱟᱨ ᱱᱩᱠᱩᱣᱟᱜ ᱜᱮ ᱟᱨ ᱢᱤᱫᱴᱟᱝ ᱥᱟᱠᱷᱟ ᱵᱨᱟᱱᱪ ᱢᱮᱱᱟᱜᱼᱟ ᱚᱱᱟ ᱫᱚ ᱦᱩᱭᱩᱜ ᱠᱟᱱᱟ ᱟᱪᱪᱷᱟ ᱱᱚᱛᱮ ᱨᱮᱫᱚ ᱚᱱᱛᱮ ᱯᱩᱨᱤᱭᱟᱹᱴᱟᱜ ᱠᱚ ᱡᱮᱞᱮᱫᱟ ᱱᱚᱣᱟ ᱡᱟᱭᱜᱟᱴᱟᱜ ᱫᱚ ᱦᱩᱭᱩᱜ ᱠᱟᱱᱟ ᱱᱟᱜᱚᱨᱫᱚᱞᱟ ᱢᱮᱱᱟᱜᱼᱟ ᱟᱨ ᱱᱟᱜᱚᱨᱫᱚᱞᱟ ᱥᱟᱶ ᱥᱟᱶᱛᱮ ᱱᱚᱛᱮ ᱫᱚ ᱰᱨᱟᱜᱚᱱ ᱴᱨᱮᱱ ᱟᱨ ᱱᱚᱛᱮ ᱨᱮ ᱜᱤᱫᱽᱨᱟᱹ ᱠᱚᱣᱟᱜ ᱡᱤᱱᱤᱥ ᱦᱚᱸ ᱢᱮᱱᱟᱜᱼᱟ ᱜᱤᱫᱽᱨᱟᱹ ᱠᱚ ᱱᱚᱰᱮ ᱜᱟᱹᱰᱤ ᱠᱚ ᱪᱟᱹᱞᱩᱭᱟ ᱟᱨ ᱱᱚᱣᱟ ᱡᱟᱭᱜᱟ ᱨᱮᱫᱚ ᱜᱤᱫᱽᱨᱟᱹ ᱠᱚ ᱫᱚᱢᱮ ᱠᱚ ᱫᱚᱱ ᱟᱪᱪᱷᱟ ᱟᱨ ᱥᱟᱶᱛᱮ ᱢᱮᱱᱟᱜᱼᱟ ᱱᱚᱜᱼᱚᱭ ᱛᱚᱨᱚᱯᱮ ᱧᱮᱞ ᱫᱟ ᱜᱤᱫᱽᱨᱟᱹ ᱠᱚ ᱫᱚᱱᱟ ᱡᱟᱭᱜᱟ ᱱᱚᱰᱮ ᱫᱚ ᱵᱨᱮᱠ ᱰᱮᱱᱥ ᱱᱚᱰᱮ ᱡᱩᱫᱤ ᱞᱟᱡ ᱨᱮ ᱡᱚᱢ ᱵᱤ ᱠᱟᱛᱮᱢ ᱵᱚᱞᱚᱱ ᱠᱷᱟᱱ ᱛᱟᱦᱚᱞᱮ ᱢᱟᱱᱮ ᱞᱟᱡ ᱠᱷᱚᱱ ᱡᱚᱛᱚ ᱡᱤᱱᱤᱥ ᱦᱚᱭᱛᱳ ᱩᱰᱩᱠᱚᱜ ᱛᱟᱢᱟ

ᱧᱮᱞ ᱯᱮ ᱵᱷᱟᱜᱮ ᱵᱷᱟᱜᱮ ᱯᱷᱳᱱ ᱫᱚ ᱱᱚᱣᱟ ᱡᱟᱭᱜᱟ ᱨᱮᱠᱚ ᱫᱚᱦᱚ ᱟᱪᱪᱷᱟ ᱱᱚᱛᱮ ᱨᱮᱫᱚ ᱮᱠᱷᱮᱱ ᱠᱟᱴ ᱨᱮᱱᱟᱜ ᱛᱤ ᱛᱮ ᱵᱮᱱᱟᱣ ᱨᱮᱱᱟᱜ ᱡᱤᱱᱤᱥ ᱟᱹᱰᱤ ᱵᱮᱥ ᱜᱮᱠᱚ ᱫᱚᱦᱚ ᱟᱠᱟᱫᱼᱟ ᱡᱟᱦᱟᱸᱴᱟᱜ ᱨᱮᱫᱚ ᱦᱚᱲ ᱵᱮᱱᱟᱣ ᱠᱟᱫᱟ ᱠᱚ ᱱᱤᱡᱮᱨᱟᱜ ᱛᱤ ᱛᱮ ᱱᱚᱣᱟ ᱠᱚᱠᱚ ᱟᱹᱠᱷᱨᱤᱧ ᱮᱫᱟ ᱟᱨ ᱱᱚᱛᱮ ᱨᱮᱫᱚ ᱥᱚᱵᱽᱡᱮ ᱦᱩᱭᱩᱜ ᱠᱟᱱᱟ ᱡᱩᱛᱟᱹ ᱨᱮᱱᱟᱜ ᱫᱚᱠᱟᱱ ᱟᱲᱟᱭᱥᱚ ᱴᱟᱠᱟ ᱫᱩᱥᱚ ᱴᱟᱠᱟ ᱫᱮᱲᱥᱚ ᱴᱟᱠᱟ

ᱡᱚᱢᱟᱜ ᱡᱤᱱᱤᱥ ᱢᱮᱱᱟᱜᱼᱟ ᱱᱚᱣᱟ ᱫᱚ ᱢᱟᱱᱮ ᱴᱷᱤᱠ ᱵᱚᱞᱚ ᱡᱟᱭᱜᱟ ᱴᱷᱮᱱ ᱜᱮ ᱴᱷᱤᱠ ᱜᱮᱭᱟ ᱟᱫᱚ ᱱᱤᱛ ᱦᱚᱸ ᱥᱟᱯᱲᱟᱣ ᱥᱟᱹᱛ ᱫᱚ ᱡᱷᱚᱛᱚ ᱦᱚᱲ ᱵᱟᱠᱚ ᱠᱚᱨᱟᱣ ᱟᱠᱟᱫᱟ ᱱᱤᱛ ᱦᱚᱸᱠᱚ ᱥᱟᱯᱲᱟᱣ ᱟᱠᱟᱫ ᱜᱮᱭᱟ ᱪᱮᱫᱟᱜ ᱵᱟᱝᱢᱟ ᱱᱚᱣᱟ ᱫᱚ ᱟᱹᱰᱤ ᱥᱟᱺᱜᱤᱧ ᱥᱟᱺᱜᱤᱧ ᱠᱷᱚᱱ ᱫᱚᱠᱟᱱ ᱠᱚ ᱟᱹᱜᱩ ᱟᱠᱟᱫᱟ ᱟᱨ ᱱᱚᱰᱮ ᱫᱚ ᱪᱤᱱᱟ ᱢᱟᱹᱴᱤ ᱨᱮᱱᱟᱜ ᱠᱟᱯ ᱯᱞᱮᱴ ᱟᱨ ᱛᱷᱟᱹᱨᱤ ᱠᱚ ᱟᱹᱰᱤ ᱢᱚᱡᱽ ᱢᱚᱡᱟᱜ ᱧᱟᱢᱚᱜ ᱠᱟᱱᱟ ᱱᱤᱭᱟᱹ ᱥᱚᱢᱚᱭ ᱜᱮ ᱡᱟᱦᱟᱸᱭ ᱯᱮ ᱠᱤᱨᱤᱧ ᱠᱷᱟᱱ ᱫᱚ

ᱱᱚᱛᱮ ᱜᱮᱴ ᱥᱩᱨ ᱨᱮᱜᱮ ᱠᱚ ᱧᱮᱞᱟ ᱱᱚᱣᱟ ᱠᱟᱹᱴᱤᱡ ᱠᱟᱹᱴᱤᱡ ᱡᱤᱱᱤᱥ ᱠᱚ ᱫᱚᱦᱚ ᱱᱚᱛᱮ ᱫᱚ ᱦᱩᱭᱩᱜ ᱠᱟᱱᱟ ᱮᱠᱫᱚᱢ ᱡᱚᱢᱟᱜ ᱞᱟᱹᱰᱩ ᱠᱚ ᱪᱚᱯ ᱠᱚ ᱥᱤᱸᱜᱟᱲᱟ ᱠᱚ ᱵᱩᱸᱫᱤᱭᱟᱹ ᱠᱚ ᱟᱨ ᱦᱩᱭᱩᱜ ᱠᱟᱱᱟ ᱥᱚᱵᱪᱮ ᱡᱤᱞᱤᱯᱤ ᱡᱟᱦᱟᱸᱭ ᱠᱚ ᱧᱮᱞᱟ ᱱᱚᱣᱟ ᱫᱚ ᱦᱩᱭᱩᱜ ᱠᱟᱱᱟ ᱥᱟᱺᱜᱤᱧ ᱠᱷᱚᱱ ᱠᱚ ᱟᱹᱜᱩ ᱟᱠᱟᱫᱼᱟ ᱟᱞᱚᱢᱜᱤᱨᱤ ᱯᱩᱨᱵᱚ ᱢᱮᱫᱽᱱᱤᱯᱩᱨ ᱠᱷᱚᱱ ᱱᱚᱣᱟ ᱫᱚᱠᱚ ᱟᱹᱜᱩ ᱟᱠᱟᱫᱟ